ᱡᱚᱦᱟᱨ ᱜᱮ ᱥᱟᱱᱟᱢ ᱠᱚ ᱥᱟᱹᱜᱩᱱ ᱤᱝᱨᱮᱡᱽ ᱱᱟᱣᱟ ᱥᱮᱨᱢᱟ ᱨᱮ ᱟᱯᱮ ᱠᱚᱧ ᱥᱟᱹᱜᱩᱱ ᱫᱟᱨᱟᱢᱮᱫ ᱯᱮ ᱤᱧ ᱜᱮ ᱨᱚᱜᱷᱩᱱᱟᱛᱷ ᱟᱨ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱮᱦᱮᱧ ᱫᱚ ᱢᱤᱫᱴᱤᱡ ᱱᱟᱣᱟ ᱡᱟᱭᱜᱟ ᱞᱮ ᱦᱮᱡ ᱟᱠᱟᱱᱟ ᱱᱚᱣᱟ ᱱᱟᱣᱟ ᱡᱟᱭᱜᱟ ᱨᱮᱭᱟᱜ ᱧᱩᱛᱩᱢ ᱫᱚ ᱱᱚᱣᱟ ᱞᱟᱥᱴ ᱨᱮ ᱦᱟᱸᱜ ᱤᱧ ᱞᱟᱹᱭ ᱟᱯᱮᱭᱟ ᱵᱷᱤᱰᱤᱭᱳ ᱞᱟᱥᱴ ᱫᱷᱟᱹᱨᱤᱡ ᱧᱮᱞ ᱛᱟᱵᱚᱱ ᱯᱮ ᱚᱱᱟ ᱞᱟᱥᱴ ᱫᱷᱟᱹᱨᱤᱡ ᱯᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱦᱟᱸᱜ ᱱᱚᱣᱟ ᱡᱟᱭᱜᱟ ᱫᱚ ᱚᱠᱟ ᱡᱟᱭᱜᱟ ᱠᱟᱱᱟ ᱟᱨ ᱱᱚᱣᱟ ᱡᱟᱭᱜᱟ ᱡᱟᱦᱟᱸᱭ ᱠᱚᱯᱮ ᱧᱮᱞ ᱟᱠᱟᱫᱼᱟ ᱩᱱᱠᱩ ᱢᱟᱯᱮ ᱵᱟᱰᱟᱭ ᱫᱟᱲᱮᱭᱟᱜ ᱜᱮᱭᱟ ᱟᱨ ᱡᱟᱦᱟᱸᱭ ᱠᱚ ᱵᱟᱯᱮ ᱧᱮᱞ ᱟᱠᱟᱫᱼᱟ ᱩᱱᱠᱩ ᱠᱚ ᱦᱟᱸᱜ ᱱᱚᱣᱟ ᱵᱷᱤᱰᱤᱭᱳ ᱞᱟᱥᱴ ᱨᱮ ᱦᱟᱸᱜ ᱤᱧ ᱞᱟᱹᱭ ᱟᱯᱮ ᱛᱟᱵᱚᱱᱟ ᱚᱠᱟ ᱡᱟᱭᱜᱟ ᱠᱟᱱᱟ ᱢᱮᱱᱛᱮ

ᱵᱟᱭ ᱚᱫᱟ ᱟᱬᱜᱚᱭ ᱢᱮᱱ ᱠᱟᱫᱟ

ᱛᱚ ᱱᱚᱣᱟ ᱡᱟᱭᱜᱟ ᱢᱟᱯᱮ ᱧᱮᱞ ᱠᱮᱜᱼᱟ ᱡᱟᱭᱜᱟ ᱧᱮᱞ ᱠᱟᱛᱮ ᱯᱮ ᱵᱟᱲᱟᱭ ᱫᱟᱲᱮᱭᱟᱜ ᱠᱟᱱᱟ ᱱᱟᱦᱟᱜ ᱚᱠᱚᱭ ᱠᱚᱯᱮ ᱦᱮᱡ ᱠᱟᱱᱟ ᱩᱱᱠᱩ ᱠᱚ ᱯᱮ ᱵᱟᱲᱟᱭ ᱫᱟᱲᱮᱭᱟᱜ ᱠᱟᱱ ᱜᱮᱭᱟ ᱡᱮ ᱱᱚᱣᱟ ᱡᱟᱭᱜᱟ ᱫᱚ ᱚᱠᱟ ᱡᱟᱭᱜᱟ ᱠᱟᱱᱟ ᱢᱮᱱᱛᱮ ᱟᱨ ᱡᱟᱦᱟᱸᱭ ᱠᱚ ᱵᱟᱯᱮ ᱦᱮᱡ ᱵᱟᱲᱟ ᱠᱟᱱᱟ ᱩᱱᱠᱩ ᱠᱚᱫᱚᱧ ᱞᱟᱹᱭ ᱥᱚᱫᱚᱨ ᱟᱯᱮ ᱠᱟᱱᱟ ᱱᱚᱣᱟ ᱡᱟᱭᱜᱟ ᱨᱮᱭᱟᱜ ᱧᱩᱛᱩᱢ ᱫᱚ ᱦᱩᱭᱩᱜ ᱠᱟᱱᱟ ᱠᱷᱚᱱᱰᱚ ᱜᱤᱨᱤ ᱥᱩᱨ ᱡᱚᱭᱫᱮᱵᱽ ᱵᱟᱴᱤᱠᱟ ᱯᱟᱨᱠ ᱱᱚᱣᱟ ᱡᱚᱭᱫᱮᱵᱽ ᱵᱟᱴᱤᱠᱟ ᱯᱟᱨᱠ ᱫᱚ ᱢᱤᱫᱴᱤᱡ ᱯᱤᱠᱱᱤᱠ ᱥᱯᱚᱴ ᱠᱟᱱᱟ ᱟᱨ ᱱᱚᱰᱮ ᱵᱷᱚᱡᱤ ᱦᱚᱸᱠᱚ ᱵᱷᱚᱡᱤ ᱜᱮᱭᱟ ᱟᱨ ᱯᱷᱤᱞᱤᱢ ᱥᱩᱴᱤᱝ ᱠᱚ ᱯᱷᱤᱞᱤᱢ ᱥᱩᱴᱤᱝ ᱟᱨ ᱱᱚᱣᱟ ᱮᱞᱵᱟᱢ ᱥᱩᱴᱤᱝ ᱠᱚ ᱵᱟᱠᱷᱨᱟ ᱫᱚ ᱮᱠᱥᱴᱨᱟ ᱯᱩᱭᱥᱟᱹ ᱞᱟᱜᱟᱜᱼᱟ ᱟᱨ ᱡᱟᱦᱟᱸᱭ ᱟᱵᱚ ᱵᱚᱱ ᱵᱚᱞᱚᱱᱟ ᱵᱚᱞᱚᱱ ᱵᱟᱠᱷᱨᱟ ᱫᱚ ᱢᱤᱫ ᱦᱚᱲ ᱪᱟᱞᱤᱥ ᱴᱟᱠᱟ ᱠᱟᱛᱮᱫ ᱵᱟᱨᱚ ᱵᱚᱪᱷᱚᱨ ᱠᱷᱚᱱ ᱠᱚᱢ ᱠᱷᱟᱱ ᱫᱚ ᱠᱩᱰᱤᱭᱟᱹ ᱴᱟᱠᱟ ᱟᱨ ᱵᱟᱭᱤᱠ ᱫᱚ ᱛᱤᱨᱤᱥ ᱴᱟᱠᱟ ᱠᱚ ᱦᱟᱛᱟᱣᱮᱫᱼᱟ ᱛᱳ ᱟᱨ ᱡᱩᱫᱤ ᱥᱚᱢᱚᱭ ᱠᱚᱯᱮ ᱧᱟᱢ ᱠᱷᱟᱱ ᱦᱤᱡᱩᱜ ᱛᱟᱵᱚᱱ ᱯᱮ ᱟᱨ ᱧᱮᱞ ᱤᱫᱤ ᱯᱮ ᱱᱚᱣᱟ ᱡᱚᱭᱫᱮᱵᱽ ᱵᱟᱴᱤᱠᱟ ᱢᱟ ᱛᱚᱵᱮ ᱠᱷᱟᱱ ᱫᱚ ᱱᱚᱣᱟ ᱵᱷᱤᱰᱤᱭᱳ ᱨᱮᱫᱚ ᱱᱤᱱᱟᱹᱜ ᱜᱮ ᱱᱤᱱᱟᱹᱜ ᱨᱮᱜᱮᱧ ᱢᱩᱪᱟᱹᱫᱮᱜᱼᱟ